ᱥᱟᱱᱟᱢ ᱠᱚᱜᱮ ᱡᱚᱦᱟᱨ ᱛᱮᱦᱮᱧ ᱫᱚ ᱨᱟᱦᱟ ᱟᱲᱟᱝ ᱛᱮ ᱜᱟᱵᱟᱱ ᱵᱚᱱ ᱥᱮᱬᱟᱭᱟ ᱥᱮ ᱵᱟᱱᱟᱱ ᱵᱚᱱ ᱥᱮᱬᱟᱭᱟ ᱛᱚ ᱯᱳᱭᱞᱳ ᱵᱷᱤᱰᱭᱳ ᱨᱤᱧ ᱞᱟᱹᱭ ᱞᱮᱫᱟ ᱡᱮ ᱨᱟᱦᱟ ᱟᱲᱟᱝ ᱚᱠᱟ ᱠᱚ ᱠᱟᱱᱟ ᱱᱤᱛᱚᱜ ᱫᱚ ᱟᱨ ᱢᱤᱫ ᱪᱷᱚᱴ ᱤᱧ ᱞᱟᱹᱭ ᱞᱮᱜᱮ ᱨᱟᱦᱟ ᱟᱲᱟᱝ ᱠᱚ ᱦᱩᱭᱩᱜ ᱠᱟᱱᱟ ᱱᱚᱣᱟ ᱠᱚ ᱠᱟᱱᱟ ᱚ ᱟ ᱤ ᱩ ᱮ ᱳ ᱞᱟᱹᱭ ᱞᱮᱜᱮ ᱚ ᱟ ᱤ ᱩ ᱮ ᱳ ᱱᱚᱣᱟ ᱛᱮ ᱜᱟᱵᱟᱱ ᱵᱚᱱ ᱥᱮᱬᱟᱭᱟ ᱚ ᱧᱮᱞ ᱯᱮ ᱚ ᱫᱤᱭᱮ ᱚᱱᱛᱚᱨ ᱚ ᱫᱚᱱᱛᱚ ᱱᱚ

ᱚᱱᱟ ᱚ ᱛᱚ ᱯᱚᱨ ᱚ ᱠᱟᱨᱚᱱ ᱟᱵᱚ ᱫᱚ ᱨᱟᱦᱟ ᱟᱲᱟᱝ ᱟᱨ ᱠᱮᱪᱮᱫ ᱟᱲᱟᱝ ᱢᱮᱥᱟ ᱠᱟᱛᱮᱫ ᱜᱮ ᱵᱟᱱᱟᱢ ᱵᱚᱱ ᱵᱮᱱᱟᱜᱼᱟ ᱡᱮᱞᱮᱠᱟ ᱤᱝᱨᱟᱡᱤ ᱛᱮᱦᱚᱸ ᱵᱷᱟᱭᱮᱞ ᱠᱚᱱᱥᱚᱱᱮᱴ ᱵᱟᱝᱞᱟ ᱛᱮᱦᱚᱸ ᱥᱚᱨᱚ ᱵᱚᱨᱱᱚ ᱵᱮᱧᱡᱚᱱ ᱵᱚᱨᱱᱚ ᱥᱟᱱᱛᱟᱲᱤ ᱛᱮᱦᱚᱸ ᱚᱱᱠᱟ ᱜᱮ ᱨᱟᱦᱟ ᱟᱲᱟᱝ ᱟᱨ ᱠᱮᱪᱮᱫ ᱟᱲᱟᱝ ᱢᱮᱥᱟ ᱠᱟᱛᱮᱫ ᱟᱹᱲᱟᱹ ᱥᱮ ᱥᱚᱵᱫᱚ ᱵᱮᱱᱟᱜ ᱠᱟᱱᱟ ᱛᱟᱭᱛᱚ ᱛᱟᱦᱞᱮ ᱪᱮᱫ ᱦᱩᱭᱱᱟ ᱟᱨ ᱢᱤᱫ ᱪᱷᱚᱴ ᱤᱧ ᱞᱟᱹᱭ ᱞᱮᱜᱮ ᱚ ᱫᱚᱱᱛᱚ ᱱᱚ ᱚᱱ

ᱟ ᱵᱚ ᱪᱮᱫ ᱞᱮᱠᱟᱧ ᱩᱪᱪᱟᱨᱚᱱᱫᱟ ᱟ ᱛᱟᱦᱚᱞᱮ ᱯᱨᱚᱛᱷᱚᱢ ᱟ ᱦᱮᱡ ᱮᱱᱟ ᱛᱟᱨᱯᱚᱨᱮ ᱵᱚ ᱵᱚ ᱫᱚ ᱦᱩᱭᱩᱜ ᱠᱟᱱᱟ ᱦᱚᱸᱜᱼᱚ ᱱᱚᱣᱟ ᱱᱚᱜᱼᱚᱭ ᱩᱵ ᱩᱵ ᱢᱟᱱᱮ ᱵᱚ ᱛᱟᱦᱚᱞᱮ ᱟ ᱵᱚ ᱵᱟ ᱥᱩᱫᱷᱩ ᱱᱚᱣᱟ ᱵᱚ ᱜᱮ ᱡᱩᱫᱤᱧ ᱮᱢᱟ ᱛᱟᱦᱚᱞᱮ ᱵᱟᱝ ᱯᱩᱥᱴᱟᱹᱜ ᱠᱟᱱᱟ ᱟᱵ ᱦᱩᱭᱱᱟ ᱟᱵᱚ ᱟᱵ ᱢᱮᱱᱠᱷᱟᱱ ᱡᱚᱠᱷᱚᱱ ᱨᱟᱦᱟ ᱟᱲᱟᱝ ᱟᱵᱟᱨᱤᱧ ᱮᱢᱫᱟ ᱚ ᱛᱟᱦᱚᱞᱮ ᱪᱮᱫ ᱦᱩᱭᱱᱟ ᱟᱵᱚ ᱛᱟᱦᱚᱞᱮ ᱤᱧ ᱡᱟᱦᱟᱸᱧ ᱞᱟᱹᱭ ᱦᱚᱪᱚᱭᱮᱫᱟ ᱥᱮ ᱡᱟᱦᱟᱸᱧ ᱚᱞ ᱠᱟᱫᱟ ᱱᱚᱰᱮ ᱟᱵᱚ ᱚᱱᱟ ᱠᱟᱛᱷᱟ ᱯᱩᱥᱴᱟᱹᱜ ᱠᱟᱱᱟ ᱦᱩᱭᱱᱟ

ᱦᱚᱥᱩ ᱦᱚᱸᱜᱼᱚ ᱱᱚᱰᱮ ᱮᱨᱯᱚᱨ ᱦᱩᱭᱩᱜ ᱠᱟᱱᱟ ᱞᱚ ᱩᱞ ᱦᱩᱭᱱᱟ ᱞᱚ ᱯᱚᱨ ᱡᱩᱫᱤ ᱚ ᱵᱚᱱ ᱮᱢᱟ ᱛᱟᱦᱚᱞᱮ ᱩᱞᱚ ᱦᱩᱭᱩᱜ ᱠᱟᱱᱟ ᱦᱚᱥᱩ ᱞᱚ ᱩᱞᱚ ᱛᱟᱦᱚᱞᱮ ᱩᱞᱚ ᱫᱚ ᱵᱟᱝ ᱠᱟᱛᱷᱟ ᱫᱚ ᱦᱩᱭᱩᱜ ᱠᱟᱱᱟ ᱩᱞ ᱛᱟᱨᱯᱚᱨ ᱦᱩᱭᱩᱜ ᱠᱟᱱᱟ ᱮ ᱫᱤᱭᱮ ᱦᱩᱭᱩᱜ ᱠᱟᱱᱟ ᱮᱠᱟᱨ ᱛᱟᱦᱚᱞᱮ ᱚᱸᱰᱮ ᱵᱟᱞᱮ ᱪᱮᱠᱟ ᱵᱚᱱ ᱚᱞᱟ ᱵᱚᱭᱮ ᱟᱠᱟᱨ ᱛᱟᱦᱚᱞᱮ ᱵᱚ ᱫᱚ ᱱᱚᱣᱟ ᱠᱟᱱᱟ ᱦᱚᱸᱜᱼᱚᱭ ᱱᱚᱣᱟ ᱱᱚᱰᱮ ᱦᱚᱸᱜᱼᱚᱭ ᱩᱵ ᱜᱮ ᱵᱚ ᱚᱭᱮ ᱟᱠᱟᱨ ᱟ ᱛᱟᱦᱚᱞᱮᱧ ᱮᱢ ᱠᱮᱫᱟ ᱞᱚᱭᱮ ᱮᱠᱟᱨ ᱛᱟᱦᱚᱞᱮ ᱪᱮᱫ ᱞᱮᱠᱟᱧ ᱞᱟᱹᱭᱫᱟ ᱞᱚ ᱛᱟᱨᱯᱚᱨᱮ ᱮᱠᱟᱨ ᱞᱚ ᱛᱟᱨᱯᱚᱨᱮ ᱮᱠᱟᱨ ᱛᱚ ᱟᱵᱚ ᱫᱚ ᱥᱟᱱᱛᱟᱲᱤ ᱛᱮ ᱪᱮᱫ ᱞᱮᱠᱟ ᱵᱚᱱ ᱨᱚᱲᱟ ᱚᱱᱠᱟ ᱚᱠᱠᱷᱚᱨ ᱵᱚᱱ ᱵᱟᱹᱭᱥᱟᱹᱣ ᱤᱫᱤᱭᱟ ᱢᱮᱱᱠᱷᱟᱱ ᱫᱤᱠᱩ ᱫᱚ ᱫᱤᱠᱩ ᱫᱚ ᱱᱚᱜᱼᱚᱭ ᱡᱮ ᱡᱮᱢᱚᱱ ᱮᱠᱟᱨ ᱮᱠᱟᱨ ᱠᱤᱱᱛᱩ ᱞᱟᱦᱟ ᱨᱮᱠᱚ ᱵᱟᱹᱭᱥᱟᱹᱣ ᱠᱟᱫᱟ ᱠᱤᱱᱛᱩ ᱞᱟᱹᱭ ᱫᱟᱠᱚ ᱯᱚᱲᱮ ᱡᱮᱢᱚᱱ ᱞᱚᱭᱮ ᱮᱠᱟᱨ ᱞᱚ ᱛᱟᱨᱯᱚᱨᱮ ᱮᱠᱟᱨ ᱠᱤᱱᱛᱩ ᱢᱮᱱᱠᱷᱟᱱ ᱫᱤᱠᱩ ᱫᱚ ᱞᱟᱦᱟ ᱨᱮᱠᱚ ᱵᱟᱹᱭᱥᱟᱹᱣ ᱠᱟᱫᱟ ᱛᱚ ᱟᱵᱚ ᱫᱚ ᱚᱱᱠᱟ ᱫᱚ ᱵᱟᱝ ᱟᱵᱚ ᱫᱚ ᱦᱩᱭᱩᱜ ᱠᱟᱱᱟ ᱪᱮᱫ ᱞᱮᱠᱟ ᱵᱚᱱ ᱨᱚᱲᱟ ᱚᱱᱠᱟ ᱜᱮ ᱵᱟᱹᱭᱥᱟᱹᱜᱼᱟ ᱮᱨᱯᱚᱨ ᱦᱮᱡ ᱠᱟᱱᱟ ᱚ ᱫᱤᱭᱮ ᱦᱩᱭᱩᱜ ᱠᱟᱱᱟ ᱚᱠᱟᱨ ᱚ ᱫᱤᱭᱮ ᱚᱠᱟᱨ ᱡᱮᱢᱚᱱ ᱦᱩᱭᱩᱜ ᱠᱟᱱᱟ ᱡᱳᱞ

ᱱᱤᱛᱚᱜ ᱫᱚ ᱟᱨᱦᱚᱸ ᱟᱹᱲᱟᱹ ᱥᱮ ᱥᱚᱵᱫᱚ ᱦᱟᱛᱟᱣ ᱠᱟᱛᱮ ᱚᱞ ᱪᱤᱠᱤ ᱛᱮᱵᱚᱱ ᱜᱟᱵᱟᱱᱟ ᱥᱮ ᱵᱟᱱᱟᱱ ᱟᱵᱚᱱ ᱱᱚᱰᱮ ᱦᱩᱭᱩᱜ ᱠᱟᱱᱟ ᱯᱚᱛᱚᱵ ᱵᱳᱭ ᱫᱚᱠᱚ ᱞᱟᱹᱭᱟ ᱯᱚᱛᱚᱵ ᱵᱟᱝᱞᱟ ᱛᱮ ᱡᱟᱦᱟᱸ ᱵᱳᱭ ᱟᱵᱚ ᱥᱟᱱᱛᱟᱲ ᱛᱮᱫᱚ ᱞᱟᱹᱭ ᱟᱠᱚ ᱯᱚᱛᱚᱵ ᱱᱚᱣᱟ ᱪᱮᱫ ᱞᱮᱠᱟ ᱵᱚᱱ ᱵᱟᱱᱟᱱᱟ ᱯᱚ ᱛᱟᱦᱚᱞᱮ ᱯᱨᱚᱛᱷᱚᱢ ᱪᱮᱫ ᱤᱧ ᱞᱟᱹᱭᱫᱟ ᱯᱚ ᱛᱟᱦᱚᱞᱮ ᱦᱩᱭᱱᱟ ᱯᱚ ᱫᱚ ᱪᱮᱫ ᱠᱟᱱᱟ ᱮᱯ ᱠᱟᱱᱟ ᱛᱟᱭᱛᱚ ᱯᱚ ᱚ ᱨᱟᱦᱟ ᱟᱲᱟᱝ ᱦᱤᱡᱩᱜ ᱠᱟᱱᱟ ᱛᱟᱨᱯᱚᱨᱮ ᱦᱩᱭᱩᱜ ᱠᱟᱱᱟ ᱛᱚ

ᱯᱚ ᱡᱟᱦᱟᱸ ᱦᱚᱸᱜᱼᱚ ᱱᱟ ᱯᱚ ᱚᱞ ᱪᱤᱠᱤ ᱛᱮ ᱪᱮᱫ ᱵᱚᱱ ᱞᱟᱹᱭᱟ ᱮᱯ ᱟᱨ ᱢᱤᱫᱴᱟᱱ ᱠᱟᱛᱷᱟᱧ ᱞᱟᱹᱭ ᱞᱮᱜᱮ ᱡᱮ ᱡᱷᱚᱛᱚ ᱜᱮ ᱵᱟᱝᱞᱟ ᱛᱮ ᱪᱟᱞᱟᱜᱼᱟ ᱚᱱᱠᱟ ᱫᱚ ᱵᱟᱝ ᱟᱹᱰᱤ ᱟᱵᱚᱣᱟᱜ ᱥᱟᱱᱛᱟᱲᱤ ᱟᱹᱲᱟᱹ ᱦᱮᱱᱟᱜᱼᱟ ᱡᱟᱦᱟᱸ ᱠᱚᱫᱚ ᱵᱟᱝᱞᱟ ᱛᱮ ᱵᱟᱝ ᱪᱟᱞᱟᱜᱼᱟ ᱢᱮᱱᱠᱷᱟᱱ ᱚᱱᱟ ᱫᱚ ᱦᱟᱸᱜ ᱛᱟᱭᱚᱢ ᱛᱤᱧ ᱞᱟᱹᱭᱟ ᱛᱚ ᱡᱮᱦᱮᱛᱩ ᱟᱵᱚ ᱫᱚ ᱠᱟᱹᱴᱤᱡ ᱵᱮᱝᱜᱚᱞ ᱠᱷᱚᱱ ᱤᱧ ᱵᱷᱤᱰᱭᱳᱧ ᱠᱚᱨᱟᱣᱫᱟ ᱥᱮ ᱟᱵᱚ ᱫᱚ ᱵᱟᱝᱞᱟ ᱠᱤᱪᱷᱩ ᱦᱚᱲ ᱵᱟᱰᱟᱭ ᱟᱵᱚᱱ ᱚᱱᱟ ᱠᱷᱟᱹᱛᱤᱨ ᱢᱤᱫᱴᱟᱝ ᱢᱟᱫᱽᱫᱷᱚᱢ ᱛᱮ ᱥᱮᱬᱟ ᱞᱮᱠᱷᱟᱱ ᱟᱹᱰᱤ ᱛᱟᱲᱟᱛᱟᱹᱲᱤ ᱥᱮᱬᱟ ᱜᱟᱱᱚᱜᱼᱟ ᱛᱚ ᱚᱱᱟ ᱞᱟᱹᱜᱤᱫ ᱜᱤᱧ ᱞᱟᱹᱭᱫᱟ ᱯᱚ ᱫᱚ ᱦᱩᱭᱩᱜ ᱠᱟᱱᱟ ᱮᱯ ᱢᱟᱱᱮ ᱦᱚᱜᱼᱚᱭ ᱱᱚᱣᱟ ᱛᱟᱨᱯᱚᱨᱮ ᱦᱩᱭᱩᱜ ᱠᱟᱱᱟ ᱛᱟᱦᱚᱞᱮ ᱮᱯ ᱚ ᱯᱚ ᱮᱯ ᱚ ᱚᱛ ᱚ

ᱮᱠᱢᱟᱛᱨᱚ ᱨᱟᱦᱟ ᱟᱲᱟᱝ ᱚ ᱜᱮ ᱵᱟᱝ ᱧᱮᱧᱟᱢᱚᱜᱼᱟ ᱴᱷᱤᱠ ᱜᱮᱭᱟ ᱡᱚᱠᱷᱚᱱ ᱵᱟᱝᱞᱟ ᱠᱷᱚᱱ ᱥᱟᱱᱛᱟᱲᱤ ᱛᱮᱵᱚᱱ ᱚᱞᱟ ᱢᱮᱱᱠᱷᱟᱱ ᱮᱴᱟᱜ ᱠᱤᱪᱷᱩ ᱟ ᱟ ᱤ ᱩ ᱮ ᱳ ᱱᱚᱣᱟ ᱠᱚᱫᱚ ᱧᱮᱧᱟᱢᱚᱜᱼᱟ ᱪᱮᱫ ᱞᱮᱠᱟ ᱟ ᱢᱟᱱᱮ ᱜᱮᱛᱚ ᱟᱠᱟᱨ ᱤ ᱢᱟᱱᱮ ᱜᱮ ᱦᱩᱭᱩᱜ ᱠᱟᱱᱟ ᱦᱩᱥᱤ ᱥᱮ ᱫᱤᱨᱜᱷᱤ ᱟᱨ ᱩ ᱢᱟᱱᱮ ᱜᱮ ᱦᱩᱭᱩᱜ ᱠᱟᱱᱟ

ᱮ ᱱᱚᱜᱼᱚᱭ ᱮ ᱨᱚ ᱧᱮᱞ ᱮ ᱤᱧ ᱮᱢ ᱠᱮᱫᱟ ᱱᱚᱸᱰᱮ ᱫᱚ ᱨᱟᱦᱟ ᱟᱲᱟᱝ ᱧᱟᱢ ᱮᱱᱟ ᱮᱨᱯᱚᱨᱮ ᱦᱮᱡ ᱠᱟᱱᱟ ᱨᱚ ᱤᱨ ᱱᱚᱸᱰᱮ ᱠᱤᱱᱛᱩ ᱨᱟᱦᱟ ᱟᱲᱟᱝ ᱵᱟᱝ ᱧᱟᱢᱚᱜ ᱠᱟᱱᱟ ᱥᱩᱫᱩ ᱨᱚ ᱤᱨ ᱚᱱᱟ ᱡᱚᱱᱱᱮ ᱱᱚᱸᱰᱮ ᱚ ᱦᱤᱡᱩᱜᱼᱟ ᱢᱮᱨᱚᱢ ᱚᱢ ᱢᱚ ᱦᱩᱭᱱᱟ ᱟᱢ ᱛᱟᱦᱚᱞᱮ ᱥᱟᱱᱛᱟᱲᱤ ᱛᱮᱠᱷᱟᱱ ᱪᱤᱠᱟᱹ ᱵᱚᱱ ᱞᱟᱹᱭᱟ ᱟᱢ ᱮ ᱤᱨ ᱚ

ᱢᱮᱱᱠᱷᱟᱱ ᱱᱚᱣᱟ ᱦᱚᱸᱛᱚ ᱟᱵᱚᱣᱟᱜ ᱞᱟᱜᱟᱜᱼᱟ ᱛᱚ ᱱᱚᱰᱮ ᱛᱷᱚ ᱵᱟᱝᱞᱟ ᱛᱮ ᱡᱟᱦᱟᱸ ᱛᱷᱚ ᱚᱱᱟ ᱞᱟᱦᱟ ᱨᱮ ᱪᱮᱫ ᱦᱮᱱᱟᱜᱼᱟ ᱛᱚ ᱢᱮᱱᱠᱷᱟᱱ ᱱᱚᱰᱮ ᱛᱚ ᱦᱮᱱᱟᱜᱼᱟ ᱚᱞ ᱪᱤᱠᱤ ᱛᱮᱫᱚ ᱛᱟᱦᱚᱞᱮ ᱛᱷᱚ ᱚᱱᱠᱟ ᱠᱟᱛᱮ ᱵᱚᱱ ᱟᱹᱜᱩᱭᱟ ᱡᱮ ᱵᱟᱝᱞᱟ ᱛᱮ ᱡᱟᱦᱟᱸ ᱛᱷᱚ ᱚᱱᱟ ᱞᱟᱦᱟ ᱨᱮᱱᱟᱜ ᱚᱠᱷᱚᱨ ᱫᱚ ᱪᱮᱫ ᱠᱟᱱᱟ ᱛᱚ ᱛᱟᱦᱚᱞᱮ ᱛᱚ ᱥᱟᱞᱟᱜ

ᱟ ᱞᱟᱪᱷᱟ ᱟᱜ ᱵᱚᱱ ᱩᱪᱪᱟᱨᱚᱱ ᱮᱫᱟ ᱛᱚᱠᱷᱚᱱ ᱱᱚᱜᱼᱚᱭ ᱱᱚᱝᱠᱟ ᱦᱩᱭᱩᱜᱼᱟ ᱴᱷᱤᱠ ᱜᱮᱭᱟ ᱮᱭ ᱦᱩᱭᱩᱜ ᱠᱟᱱᱟ ᱛᱷᱟᱹᱨᱤ ᱛᱷᱟᱹᱨᱤ ᱪᱮᱫ ᱦᱩᱭᱱᱟ ᱛᱷᱚᱭᱟᱜ ᱠᱟᱨ ᱪᱮᱫ ᱦᱩᱭᱱᱟ ᱚᱛ ᱟᱨ ᱩᱦ ᱱᱚᱣᱟ ᱟᱨ ᱱᱚᱣᱟ ᱡᱳᱜᱽ ᱠᱟᱛᱮᱫ ᱛᱷᱚ ᱦᱤᱡᱩᱜ ᱠᱟᱱᱟ ᱛᱟᱦᱞᱮ ᱟ ᱮᱵᱟᱨ ᱦᱮᱡ ᱠᱟᱱᱟ ᱟᱠᱟᱨ ᱨᱚᱭᱮ ᱥᱤ ᱤᱨ

ᱟᱨᱦᱚᱸ ᱛᱟᱞᱮ ᱵᱚᱨᱥᱚ ᱯᱮᱴ ᱠᱟᱴᱟ ᱢᱩᱸᱰᱩ ᱢᱩᱥᱚ ᱟᱨ ᱫᱚᱱᱛᱚ ᱥᱚ ᱱᱚᱣᱟ ᱯᱮᱭᱟ ᱫᱚ ᱤᱥ ᱛᱮᱜᱮ ᱪᱟᱞᱟᱜᱼᱟ ᱫᱚᱱᱛᱚ ᱱᱚ ᱢᱚᱫᱽᱫᱷᱚ ᱱᱚ ᱱᱚᱣᱟ ᱫᱚ ᱦᱩᱭᱩᱜ ᱠᱟᱱᱟ ᱮᱱ ᱛᱮᱜᱮ ᱪᱟᱞᱟᱜᱼᱟ ᱢᱟ ᱮᱱᱠᱷᱟᱱ ᱛᱮᱦᱮᱧᱟᱜ ᱵᱷᱤᱰᱤᱭᱳ ᱫᱚ ᱟᱹᱰᱤ ᱢᱟᱨᱟᱝ ᱮᱱᱟ ᱥᱟᱱᱟᱢ ᱠᱚᱜᱮ ᱯᱨᱮᱠᱴᱤᱥ ᱛᱟᱵᱚᱱ ᱯᱮ ᱟᱨ ᱟᱨᱦᱚᱸ ᱡᱩᱫᱤ ᱵᱟᱰᱟᱭ ᱥᱟᱱᱟᱭᱮᱫ ᱵᱚᱱᱟ ᱱᱚᱣᱟ ᱪᱮᱱᱮᱞ ᱥᱟᱵᱥᱠᱨᱟᱭᱤᱵᱽ ᱛᱟᱵᱚᱱ ᱯᱮ ᱠᱚᱢᱮᱱᱴ ᱛᱟᱵᱚᱱ ᱯᱮ ᱟᱨ ᱥᱮᱭᱟᱨ ᱛᱟᱵᱚᱱ ᱯᱮ ᱢᱟ ᱮᱱᱠᱷᱟᱱ ᱡᱚᱦᱟᱨ